ᱥᱟᱱᱟᱢ ᱠᱚ ᱡᱚᱦᱟᱨ ᱦᱟᱞᱮᱜᱮ ᱵᱚᱸᱜᱟᱭᱮᱱ ᱫᱤᱥᱚᱢ ᱜᱩᱨᱩ ᱥᱤᱵᱩ ᱥᱚᱨᱮᱱ ᱜᱚᱡ ᱠᱷᱚᱵᱚᱨ ᱟᱸᱡᱚᱢ ᱛᱮ ᱟᱞᱮ ᱢᱤᱫ ᱵᱷᱤᱰᱤᱭᱳ ᱯᱟᱨᱴᱤ ᱞᱮ ᱵᱮᱱᱟᱣ ᱞᱮᱫᱟ ᱯᱩᱭᱞᱩ ᱨᱮ ᱥᱟᱱᱟᱢ ᱠᱚ ᱡᱚᱦᱟᱨ ᱜᱮ ᱤᱧᱜᱮ ᱯᱤ ᱮᱥ ᱡᱤ ᱮᱠᱥ ᱴᱩ ᱮᱠ ᱪᱮᱱᱮᱞ ᱯᱟᱦᱴᱟ ᱠᱷᱚᱱ ᱟᱯᱮ ᱠᱚ ᱟᱨ ᱢᱤᱫᱴᱟᱝ ᱱᱟᱣᱟ ᱵᱷᱤᱰᱤᱭᱳ ᱨᱮ ᱥᱟᱹᱜᱩᱱ ᱟᱛᱟᱝ ᱫᱟᱨᱟ ᱛᱚ ᱵᱚᱭᱦᱟ ᱠᱚ ᱡᱟᱦᱟᱸ ᱱᱚᱣᱟ ᱢᱟᱲᱟᱝ ᱠᱞᱤᱯ ᱵᱚᱱ ᱧᱮᱞ ᱠᱮᱫ ᱱᱚᱣᱟ ᱨᱮ ᱡᱮᱯᱩᱨᱤ ᱱᱩᱠᱩ ᱟᱠᱚ ᱤᱠᱟᱹ ᱠᱚ ᱠᱷᱚᱡᱽ ᱠᱮᱫᱼᱟ ᱡᱟᱦᱟᱸ ᱫᱚ ᱟᱵᱚ ᱫᱤᱥᱚᱢ ᱜᱩᱨᱩ ᱥᱤᱵᱩ ᱥᱚᱨᱮᱱ ᱤᱫᱤ ᱠᱟᱛᱮ ᱢᱤᱫᱴᱟᱝ ᱵᱟᱹᱲᱤᱡ ᱵᱷᱤᱰᱤᱭᱳ ᱠᱚ ᱵᱮᱱᱟᱣ ᱞᱮᱫ ᱚᱱᱟ ᱨᱮᱱᱟᱜ ᱜᱮ ᱛᱮᱦᱮᱧ ᱟᱠᱚ ᱤᱠᱟᱹ ᱠᱚ ᱠᱷᱚᱡᱽ ᱠᱟᱱᱟ ᱟᱨ ᱵᱟᱝ ᱥᱤᱵᱩ ᱦᱟᱲᱟᱢ ᱴᱷᱮᱱ ᱟᱨ ᱵᱟᱝ ᱫᱤᱥᱚᱢ ᱦᱚᱲ ᱴᱷᱮᱱ ᱤᱠᱟᱹ ᱠᱚ ᱠᱷᱚᱡᱚᱜ ᱠᱟᱱᱟ ᱡᱮ ᱟᱞᱮ ᱫᱚᱞᱮ ᱵᱷᱩᱞ ᱟᱠᱟᱫᱼᱟ ᱥᱮ ᱟᱞᱮ ᱫᱚᱞᱮ ᱵᱟᱹᱲᱤᱡ ᱟᱠᱟᱫᱼᱟ ᱡᱮ ᱟᱞᱮ ᱤᱠᱟᱹ ᱠᱟᱞᱮ ᱯᱮ ᱢᱮᱱᱛᱮ ᱟᱠᱚ ᱠᱚ ᱢᱮᱱᱮᱫᱼᱟ ᱛᱚ ᱵᱚᱭᱦᱟ ᱠᱚ ᱱᱚᱣᱟ ᱵᱷᱤᱰᱤᱭᱳ ᱯᱷᱟᱥᱴ ᱠᱷᱚᱱ ᱞᱟᱥᱴ ᱫᱷᱟᱹᱨᱤᱡ ᱧᱮᱞ ᱛᱟᱵᱚᱱ ᱯᱮ ᱤᱱᱟᱹ ᱠᱷᱟᱱ ᱡᱚᱛᱚᱣᱟᱜ ᱟᱯᱮ ᱯᱮ ᱵᱟᱲᱟᱭ ᱫᱟᱲᱮᱭᱟᱜ ᱛᱟᱵᱚᱱᱟ ᱟᱨ ᱱᱩᱠᱩ ᱟᱠᱚᱣᱟᱜ ᱢᱚᱪᱟ ᱠᱷᱚᱱ ᱜᱮᱵᱚᱱ ᱟᱸᱡᱚᱢ ᱟᱵᱚᱱ ᱱᱩᱠᱩ ᱟᱠᱚ ᱪᱮᱫ ᱠᱚ ᱞᱟᱹᱭ ᱟᱠᱟᱫᱼᱟ ᱪᱮᱫ ᱠᱚ ᱢᱮᱱᱮᱫᱼᱟ ᱟᱨ ᱤᱠᱟᱹ ᱠᱚ ᱠᱷᱚᱡᱽ ᱠᱮᱫᱼᱟ ᱥᱮ ᱵᱟᱠᱚ ᱠᱷᱚᱡᱽ ᱠᱮᱫᱼᱟ ᱚᱱᱟ ᱠᱚ ᱡᱚᱛᱚ ᱠᱟᱛᱷᱟ ᱟᱵᱚ ᱵᱚᱱ ᱵᱟᱲᱟᱭ ᱫᱟᱲᱮᱭᱟᱜᱼᱟ ᱛᱚ ᱱᱚᱣᱟ ᱵᱷᱤᱰᱤᱭᱳ ᱨᱮ ᱠᱚᱱᱴᱤᱱᱤᱭᱩ ᱛᱟᱦᱮᱱ ᱛᱟᱵᱚᱱ ᱟᱨ ᱡᱟᱦᱟᱸᱭ ᱠᱚ ᱡᱩᱫᱤ ᱱᱚᱣᱟ ᱪᱮᱱᱮᱞ ᱠᱚᱨᱮ ᱱᱟᱣᱟ ᱢᱮᱱᱟᱜ ᱯᱮ ᱛᱟᱵᱚᱱᱟ ᱛᱚᱵᱮ ᱪᱮᱱᱮᱞ ᱠᱚᱯᱮ ᱥᱟᱵᱥᱠᱨᱟᱭᱤᱵ ᱛᱟᱵᱚᱱᱟ ᱟᱨ ᱯᱮ ᱞᱟᱭᱤᱠ ᱥᱮᱭᱟᱨ ᱠᱚᱢᱮᱱᱴ ᱛᱟᱵᱚᱱᱟ ᱛᱚᱵᱮ ᱚᱠᱛᱚ ᱵᱟᱵᱚᱱ ᱵᱤᱞᱚᱢᱟ ᱫᱮᱞᱟ ᱛᱚᱵᱮ ᱩᱱᱠᱩ ᱟᱠᱚᱣᱟᱜ ᱢᱚᱪᱟ ᱠᱷᱚᱱ ᱜᱮᱵᱚᱱ ᱟᱸᱡᱚᱢ ᱞᱮᱜᱮ ᱥᱟᱱᱟᱢ ᱠᱚ ᱡᱚᱦᱟᱨ ᱦᱟᱞᱮᱜᱮ ᱵᱚᱸᱜᱟᱭᱮᱱ ᱫᱤᱥᱚᱢ ᱜᱩᱨᱩ ᱥᱤᱵᱩ ᱥᱚᱨᱮᱱ ᱜᱚᱡ ᱠᱷᱚᱵᱚᱨ ᱟᱸᱡᱚᱢ ᱛᱮ ᱟᱞᱮ ᱢᱤᱫ ᱵᱷᱤᱰᱤᱭᱳ ᱯᱟᱨᱴᱤ ᱞᱮ ᱵᱮᱱᱟᱣ ᱞᱮᱫᱟ ᱟᱨ ᱥᱩᱥᱤᱨ ᱴᱩᱰᱩ ᱤᱭᱩᱴᱩᱵᱽ ᱪᱮᱱᱮᱞ ᱨᱮ ᱟᱯᱞᱳᱰ ᱞᱮᱫᱟ ᱱᱚᱣᱟ ᱫᱚ ᱟᱞᱮ ᱟᱹᱰᱤ ᱵᱟᱹᱲᱤᱡ ᱞᱮ ᱠᱟᱹᱢᱤ ᱟᱠᱟᱫᱟ ᱱᱚᱣᱟ ᱵᱷᱤᱰᱤᱭᱳ ᱛᱟᱞᱟᱛᱮ ᱟᱞᱮ ᱫᱷᱟᱹᱨᱛᱤ ᱨᱮᱱ ᱥᱟᱱᱟᱢ ᱦᱚᱲ ᱴᱷᱮᱱ ᱤᱠᱟᱹ ᱞᱮ ᱠᱷᱚᱡᱚᱜ ᱠᱟᱱᱟ ᱥᱤᱵᱩ ᱥᱚᱨᱮᱱ ᱥᱟᱶᱛᱮ ᱟᱵᱚ ᱥᱟᱱᱛᱟᱲ ᱥᱚᱢᱟᱡᱽ ᱨᱮᱭᱟᱜ ᱞᱮ ᱚᱯᱚᱢᱟᱱ ᱟᱠᱟᱫᱟ ᱱᱚᱣᱟ ᱵᱷᱤᱰᱤᱭᱳ ᱛᱟᱞᱟᱛᱮ ᱟᱞᱮ ᱢᱟᱯᱷᱤ ᱞᱮ ᱠᱷᱚᱡᱚᱜ ᱠᱟᱱᱟ ᱥᱤᱵᱩ ᱥᱚᱨᱮᱱᱟᱜ ᱦᱤᱥᱴᱨᱤ ᱵᱟᱝ ᱵᱟᱲᱟᱭ ᱠᱟᱛᱮᱫ ᱟᱞᱮ ᱢᱤᱫ ᱵᱷᱤᱰᱤᱭᱳ ᱞᱮ ᱵᱮᱱᱟᱣ ᱞᱮᱫᱟ ᱟᱨ ᱱᱤᱛᱚᱜ ᱞᱮ ᱵᱩᱡᱷᱟᱹᱣ ᱫᱟᱲᱮᱭᱟᱫᱟ ᱥᱤᱵᱩ ᱥᱚᱨᱮᱱᱟᱜ ᱦᱤᱥᱴᱨᱤ ᱯᱟᱲᱦᱟᱣ ᱠᱟᱛᱮᱫ ᱥᱮ ᱦᱚᱲ ᱴᱷᱮᱱ ᱟᱸᱡᱚᱢ ᱠᱟᱛᱮᱫ ᱡᱮ ᱥᱤᱵᱩ ᱥᱚᱨᱮᱱ ᱟᱵᱚ ᱛᱟᱞᱟᱨᱤᱡ ᱛᱤᱱᱟᱹᱜ ᱢᱟᱨᱟᱝ ᱜᱩᱨᱩᱭ ᱛᱟᱦᱮᱸ ᱞᱮᱱᱟ ᱟᱨ ᱟᱵᱚ ᱥᱚᱢᱟᱡᱽ ᱥᱟᱱᱛᱟᱲ ᱥᱚᱢᱟᱡᱽ ᱞᱟᱹᱜᱤᱫ ᱩᱱᱤ ᱢᱤᱫᱴᱤᱡ ᱟᱹᱥᱤ ᱞᱮᱠᱟᱱ ᱦᱚᱲᱮ ᱛᱟᱦᱮᱸ ᱞᱮᱱᱟ ᱟᱨ ᱚᱱᱟ ᱠᱚ ᱵᱟᱝ ᱵᱟᱲᱟᱭ ᱠᱷᱟᱹᱛᱤᱨ ᱟᱞᱮ ᱵᱷᱤᱰᱤᱭᱳ ᱞᱮ ᱵᱮᱱᱟᱣ ᱞᱮᱫᱟ ᱚᱱᱟ ᱠᱷᱟᱹᱛᱤᱨ ᱟᱞᱮ ᱫᱤᱥᱚᱢ ᱦᱚᱲ ᱴᱷᱮᱱ ᱤᱠᱟᱹ ᱞᱮ ᱠᱷᱚᱡᱚᱜ ᱠᱟᱱᱟ ᱡᱮ ᱟᱨ ᱱᱚᱝᱠᱟᱱᱟᱜ ᱵᱷᱤᱰᱤᱭᱳ ᱵᱟᱞᱮ ᱵᱮᱱᱟᱣᱟ ᱪᱮᱫᱟᱜ ᱥᱮ ᱱᱤᱛ ᱞᱮ ᱵᱩᱡᱷᱟᱹᱣ ᱫᱟᱲᱮᱭᱟᱜ ᱠᱟᱱᱟ ᱱᱚᱣᱟ ᱵᱷᱤᱰᱤᱭᱳ ᱵᱮᱱᱟᱣ ᱠᱟᱛᱮ ᱛᱤᱱᱟᱹᱜ ᱢᱟᱨᱟᱝ ᱞᱮ ᱵᱷᱩᱞ ᱟᱠᱟᱜᱼᱟ ᱫᱤᱥᱚᱢ ᱦᱚᱲ ᱠᱚ ᱢᱮᱱᱮᱜᱼᱟ ᱟᱨ ᱚᱱᱟ ᱠᱷᱟᱹᱛᱤᱨ ᱟᱞᱮ ᱢᱤᱫᱴᱤᱡ ᱟᱯᱮ ᱴᱷᱮᱱ ᱞᱮ ᱱᱚᱣᱟ ᱵᱷᱤᱰᱤᱭᱳ ᱢᱟᱫᱽᱫᱷᱚᱢ ᱛᱮᱜᱮ ᱞᱮ ᱥᱚᱫᱚᱨᱮᱜᱼᱟ ᱡᱮ ᱟᱞᱮ ᱡᱚᱛᱚ ᱫᱤᱥᱚᱢ ᱦᱚᱲ ᱴᱷᱮᱱ ᱞᱮ ᱡᱚᱦᱟᱞᱮ ᱤᱠᱟᱹ ᱞᱮ ᱠᱷᱚᱡᱚᱜ ᱠᱟᱱᱟ ᱟᱨ ᱡᱟᱦᱟᱸ ᱛᱤᱱᱟᱹᱜ ᱜᱮ ᱟᱵᱚᱨᱮᱱ ᱜᱩᱨᱩ ᱠᱚ ᱡᱮᱢᱚᱱ ᱡᱟᱦᱟᱸ ᱞᱮᱠᱟ ᱥᱤᱫᱩ ᱠᱟᱹᱱᱩ ᱪᱟᱸᱫᱽ ᱵᱷᱟᱭᱨᱟᱵᱽ ᱭᱟ ᱯᱷᱤᱨ ᱯᱚᱱᱰᱤᱛ ᱨᱚᱜᱷᱩᱱᱟᱛᱷ ᱢᱩᱨᱢᱩ ᱡᱟᱦᱟᱸ ᱞᱮᱠᱟᱱ ᱦᱚᱲ ᱜᱮ ᱟᱵᱚ ᱵᱚᱸᱜᱟ ᱞᱮᱠᱟᱱ ᱦᱚᱲ ᱵᱚᱱ ᱢᱟᱱᱟᱣ ᱠᱚᱣᱟ ᱚᱱᱠᱟ ᱵᱷᱤᱰᱤᱭᱳ ᱵᱟᱝ ᱵᱮᱱᱟᱣ ᱫᱚᱨᱠᱟᱨ ᱜᱚᱡ ᱠᱷᱚᱵᱚᱨ ᱟᱸᱡᱚᱢ ᱠᱟᱛᱮᱫ ᱟᱨ ᱟᱞᱮ ᱵᱟᱲᱟᱭ ᱫᱟᱲᱮ ᱟᱫᱟᱞᱮ ᱡᱮ ᱜᱚᱡ ᱠᱷᱚᱵᱚᱨ ᱟᱸᱡᱚᱢ ᱠᱟᱛᱮ ᱱᱚᱠᱟᱱ ᱵᱷᱤᱰᱤᱭᱳ ᱢᱟ ᱵᱟᱝ ᱵᱮᱱᱟᱣ ᱫᱚᱨᱠᱟᱨ ᱟᱨ ᱤᱠᱟᱹ ᱞᱮ ᱠᱷᱚᱡᱚᱜ ᱠᱟᱱᱟ ᱚᱱᱟ ᱠᱷᱟᱹᱛᱤᱨ ᱡᱮ ᱟᱞᱮ ᱡᱮ ᱦᱚᱲ ᱜᱚᱡ ᱠᱷᱟᱹᱛᱤᱨ ᱟᱨ ᱱᱚᱠᱟᱱᱟᱜ ᱵᱷᱤᱰᱤᱭᱳ ᱞᱮ ᱯᱳᱥᱴ ᱞᱮᱫᱟ ᱟᱞᱮᱭᱟᱜ ᱤᱭᱩᱴᱩᱵᱽ ᱪᱮᱱᱮᱞ ᱨᱮ ᱟᱰᱮ ᱱᱚᱣᱟ ᱠᱷᱟᱹᱛᱤᱨ ᱫᱤᱥᱚᱢ ᱦᱚᱲ ᱴᱷᱮᱱ ᱤᱠᱟᱹ ᱞᱮ ᱠᱷᱚᱡᱚᱜ ᱠᱟᱱᱟ ᱡᱮ ᱟᱨ ᱱᱚᱠᱟᱱᱟᱜ ᱵᱷᱤᱰᱤᱭᱳ ᱫᱚ ᱟᱞᱮᱭᱟᱜ ᱤᱭᱩᱴᱩᱵᱽ ᱪᱮᱱᱮᱞ ᱨᱮ ᱛᱤᱥ ᱦᱚᱸ ᱵᱟᱭ ᱦᱤᱡᱩᱜᱼᱟ ᱱᱤᱭᱟᱹ ᱢᱮᱱ ᱠᱟᱛᱮ ᱜᱮ ᱥᱟᱱᱟᱢ ᱠᱷᱚᱱ ᱥᱟᱱᱟᱢ ᱴᱷᱮᱱ ᱤᱠᱟᱹ ᱞᱮ ᱠᱷᱚᱡᱚᱜ ᱠᱟᱱᱟ ᱡᱚᱦᱟᱨ ᱛᱚ ᱵᱚᱭᱦᱟ ᱠᱚ ᱟᱸᱡᱚᱢ ᱠᱮᱫ ᱜᱮᱭᱟ ᱵᱚᱱ ᱟᱠᱚᱣᱟᱜ ᱢᱚᱪᱟ ᱠᱷᱚᱱ ᱵᱚᱱ ᱟᱸᱡᱚᱢ ᱠᱮᱫᱼᱟ ᱡᱮ ᱯᱨᱚᱠᱩᱛᱚ ᱨᱮ ᱟᱠᱚ ᱠᱚ ᱵᱷᱩᱞ ᱟᱠᱟᱫᱼᱟ ᱵᱟᱹᱲᱤᱡ ᱟᱠᱟᱫᱼᱟ ᱠᱚ ᱚᱱᱟ ᱠᱷᱟᱹᱛᱤᱨ ᱛᱮᱦᱮᱧ ᱟᱵᱚ ᱫᱤᱥᱚᱢ ᱦᱚᱲ ᱴᱷᱮᱱ ᱠᱷᱚᱱ ᱟᱨ ᱵᱟᱝ ᱡᱟᱦᱟᱸᱭ ᱵᱚᱸᱜᱟ ᱛᱟᱞᱟ ᱟᱠᱟᱱ ᱛᱟᱵᱚᱱ ᱫᱤᱥᱚᱢ ᱜᱩᱨᱩ ᱥᱤᱵᱩ ᱥᱚᱨᱮᱱ ᱩᱱᱤ ᱴᱷᱮᱱ ᱠᱷᱚᱱ ᱟᱠᱚ ᱛᱮᱦᱮᱧ ᱤᱠᱟᱹ ᱠᱚ ᱠᱷᱚᱡᱚᱜ ᱠᱟᱱᱟ ᱡᱮ ᱟᱞᱮ ᱫᱚ ᱤᱠᱟᱹ ᱠᱟᱞᱮ ᱢᱮ ᱥᱮ ᱟᱞᱮ ᱫᱚ ᱤᱠᱟᱹ ᱠᱟᱞᱮ ᱯᱮ ᱟᱞᱮ ᱟᱹᱰᱤ ᱢᱟᱨᱟᱝ ᱵᱟᱹᱲᱤᱡ ᱞᱮ ᱠᱟᱹᱢᱤ ᱟᱠᱟᱫᱼᱟ ᱥᱮ ᱟᱹᱰᱤ ᱢᱟᱨᱟᱝ ᱵᱷᱩᱞ ᱞᱮ ᱠᱟᱹᱢᱤ ᱟᱠᱟᱫᱼᱟ ᱟᱫᱚ ᱛᱤᱥ ᱦᱚᱸ ᱱᱚᱝᱠᱟᱱ ᱵᱷᱩᱞ ᱥᱮ ᱱᱚᱝᱠᱟᱱ ᱵᱟᱹᱲᱤᱡ ᱫᱚ ᱵᱟᱞᱮ ᱠᱟᱹᱢᱤᱭᱟ ᱢᱮᱱᱛᱮ ᱠᱚ ᱢᱮᱱᱮᱫᱼᱟ ᱛᱚ ᱵᱚᱭᱦᱟ ᱠᱚ ᱤᱧ ᱯᱟᱦᱴᱟ ᱠᱷᱚᱱ ᱟᱯᱮ ᱟᱹᱰᱤ ᱟᱹᱰᱤ ᱥᱟᱨᱦᱟᱣ ᱡᱮᱦᱮᱛᱩ ᱟᱯᱮᱭᱟᱜ ᱵᱷᱩᱞ ᱟᱯᱮ ᱛᱮᱯᱮ ᱵᱟᱲᱟᱭ ᱧᱟᱢ ᱠᱮᱫ ᱛᱟᱯᱮᱭᱟ ᱟᱯᱮᱭᱟᱜ ᱜᱟᱹᱞᱛᱤ ᱟᱯᱮ ᱛᱮᱯᱮ ᱩᱭᱦᱟᱹᱨ ᱧᱟᱢ ᱠᱮᱫ ᱛᱟᱯᱮᱭᱟ ᱛᱮ ᱛᱮᱦᱮᱧ ᱟᱯᱮ ᱫᱤᱥᱚᱢ ᱦᱚᱲ ᱥᱟᱢᱟᱝ ᱨᱮ ᱤᱠᱟᱹ ᱯᱮ ᱠᱷᱚᱡᱚᱜ ᱠᱟᱱᱟ ᱥᱮ ᱢᱟᱯᱷᱤ ᱯᱮ ᱠᱷᱚᱡᱚᱜ ᱠᱟᱱᱟ ᱱᱚᱣᱟ ᱞᱟᱹᱜᱤᱫ ᱛᱮ ᱤᱧ ᱟᱹᱰᱤ ᱟᱹᱰᱤ ᱥᱟᱨᱦᱟᱣ ᱟᱨ ᱡᱟᱦᱟᱸ ᱛᱤᱥ ᱜᱮ ᱡᱟᱦᱟᱸᱭ ᱠᱷᱮᱛᱨᱚ ᱨᱮᱜᱮ ᱧᱮᱞ ᱛᱟᱵᱚᱱ ᱯᱮ ᱡᱮ ᱱᱚᱣᱟ ᱠᱚᱫᱚ ᱢᱤᱫᱴᱟᱝ ᱵᱟᱹᱲᱤᱡ ᱡᱤᱱᱤᱥ ᱠᱟᱱᱟ ᱥᱮ ᱵᱟᱹᱲᱤᱡ ᱩᱭᱦᱟᱹᱨ ᱠᱟᱱ ᱛᱟᱵᱚᱱᱟ ᱱᱚᱝᱠᱟ ᱡᱩᱫᱤ ᱵᱟᱹᱲᱤᱡ ᱩᱭᱦᱟᱹᱨ ᱠᱟᱛᱮ ᱟᱵᱚ ᱵᱚᱱ ᱛᱟᱦᱮᱱᱟ ᱢᱮᱱᱠᱷᱟᱱ ᱮᱱᱠᱷᱟᱱ ᱟᱵᱚᱣᱟᱜ ᱥᱟᱶᱛᱟ ᱞᱟᱦᱟᱜᱼᱟ ᱪᱤᱠᱟᱹᱛᱮ ᱚᱱᱟᱛᱮ ᱥᱟᱱᱟᱢ ᱦᱚᱲ ᱠᱚᱜᱮ ᱥᱟᱱᱟᱢ ᱦᱚᱲ ᱠᱚᱴᱷᱮᱱ ᱜᱮ ᱤᱧᱟᱹᱜ ᱚᱱᱩᱨᱳᱫᱷ ᱥᱮ ᱤᱧᱟᱹᱜ ᱟᱨᱫᱟᱥ ᱛᱟᱦᱮᱱ ᱠᱟᱱᱟ ᱡᱮᱢᱚᱱ ᱛᱮᱦᱮᱧ ᱠᱷᱚᱱ ᱱᱚᱝᱠᱟᱱ ᱵᱮᱵᱟᱹᱲᱤᱡ ᱵᱷᱩᱞ ᱵᱟᱵᱚᱱ ᱠᱟᱹᱢᱤ ᱢᱟ ᱟᱨ ᱟᱞᱚᱵᱚᱱ ᱠᱟᱹᱢᱤ ᱢᱟ ᱟᱨ ᱠᱟᱹᱢᱤ ᱞᱟᱹᱜᱤᱫ ᱦᱚᱸ ᱛᱤᱥ ᱱᱚᱝᱠᱟᱱᱟᱜ ᱫᱚ ᱟᱞᱚᱵᱚᱱ ᱩᱭᱦᱟᱹᱨ ᱢᱟ ᱛᱚ ᱚᱱᱟ ᱠᱷᱟᱹᱛᱤᱨ ᱜᱮ ᱛᱮᱦᱮᱧ ᱥᱟᱱᱟᱢ ᱦᱚᱲ ᱠᱚᱴᱷᱮᱱ ᱜᱮ ᱤᱧᱟᱹᱜ ᱢᱮᱱ ᱟᱨ ᱟᱨᱫᱟᱥ ᱛᱟᱦᱮᱱᱟ ᱡᱮᱢᱚᱱ ᱡᱚᱛᱚ ᱦᱚᱲ ᱜᱮ ᱱᱚᱝᱠᱟ ᱥᱩᱫᱷᱨᱟᱹᱜ ᱢᱟᱵᱚᱱ ᱵᱷᱟᱹᱜᱤ ᱰᱟᱦᱟᱨ ᱛᱮᱵᱚᱱ ᱛᱟᱲᱟᱢ ᱞᱟᱹᱜᱤᱫ ᱵᱚᱱ ᱠᱩᱨᱩᱢᱩᱴᱩᱭ ᱢᱟ ᱤᱱᱟᱹ ᱠᱷᱟᱱ ᱦᱩᱭᱮᱛᱚ ᱟᱵᱚᱣᱟᱜ ᱥᱟᱶᱛᱟ ᱞᱟᱦᱟ ᱥᱮᱱ ᱢᱟᱲᱟᱝ ᱫᱟᱲᱮᱭᱟᱜᱼᱟ ᱛᱚ ᱵᱚᱭᱦᱟ ᱠᱚ ᱛᱮᱦᱮᱧ ᱱᱩᱠᱩ ᱡᱮᱯᱩᱨᱤ ᱟᱠᱚᱣᱟᱜ ᱵᱷᱩᱞ ᱟᱠᱚ ᱛᱮᱠᱚ ᱩᱭᱦᱟᱹᱨ ᱧᱟᱢ ᱠᱮᱜᱼᱟ ᱥᱮᱠᱚ ᱴᱷᱤᱠᱟᱹ ᱧᱟᱢ ᱠᱮᱫ ᱛᱮ ᱛᱮᱦᱮᱧ ᱫᱤᱥᱚᱢ ᱜᱩᱨᱩ ᱥᱤᱵᱩ ᱥᱚᱨᱮᱱ ᱴᱷᱮᱱ ᱟᱨ ᱵᱟᱝ ᱫᱤᱥᱚᱢ ᱦᱚᱲ ᱴᱷᱮᱱ ᱛᱮᱦᱮᱧ ᱤᱠᱟᱹ ᱠᱚ ᱠᱷᱚᱡᱽ ᱠᱟᱱᱟ ᱟᱨ ᱠᱚ ᱠᱷᱚᱡᱽ ᱠᱮᱜᱼᱟ ᱡᱮ ᱟᱞᱮ ᱫᱚ ᱤᱠᱟᱹ ᱠᱟᱞᱮ ᱯᱮ ᱡᱮ ᱟᱫᱚ ᱛᱤᱥ ᱦᱚᱸ ᱱᱚᱝᱠᱟᱱ ᱵᱷᱩᱞ ᱫᱚ ᱵᱟᱞᱮ ᱠᱟᱹᱢᱤᱭᱟ ᱟᱨ ᱵᱟᱹᱲᱤᱡ ᱵᱟᱞᱮ ᱠᱟᱹᱢᱤᱭᱟ ᱛᱮᱦᱮᱧ ᱩᱱᱠᱩ ᱠᱚ ᱴᱷᱤᱠᱟᱹ ᱧᱟᱢ ᱠᱮᱜᱼᱟ ᱡᱮ ᱫᱤᱥᱚᱢ ᱜᱩᱨᱩ ᱥᱤᱵᱩ ᱥᱚᱨᱮᱱ ᱫᱚ ᱪᱮᱫ ᱞᱮᱠᱟᱱ ᱦᱚᱲᱮ ᱛᱟᱦᱮᱸ ᱞᱮᱱᱟ ᱢᱤ ᱛᱟᱦᱮᱸ ᱞᱮᱱᱟ ᱢᱮᱱᱛᱮ ᱚᱱᱟ ᱠᱚ ᱴᱷᱤᱠᱟᱹ ᱧᱟᱢ ᱠᱮᱜᱼᱟ ᱡᱟᱦᱟᱸ ᱠᱚ ᱞᱟᱹᱭᱮᱜᱼᱟ ᱯᱚᱱᱰᱤᱛ ᱨᱚᱜᱷᱩᱱᱟᱛᱷ ᱢᱩᱨᱢᱩ ᱠᱤ ᱟᱨ ᱵᱟᱝ ᱪᱟᱸᱫᱽ ᱵᱷᱟᱭᱨᱚ ᱮᱢᱟᱱ ᱠᱚᱣᱟᱜ ᱠᱟᱛᱷᱟ ᱠᱚ ᱞᱟᱹᱭ ᱠᱮᱜᱼᱟ ᱱᱩᱠᱩ ᱠᱚᱠᱚ ᱴᱷᱤᱠᱟᱹ ᱧᱟᱢ ᱠᱮᱫ ᱠᱚᱣᱟ ᱱᱚᱣᱟ ᱞᱟᱹᱜᱤᱫ ᱛᱮ ᱤᱧ ᱯᱟᱦᱴᱟ ᱠᱷᱚᱱ ᱟᱹᱰᱤ ᱥᱟᱭ ᱥᱟᱭ ᱥᱟᱨᱦᱟᱣ ᱤᱧ ᱮᱢᱟ ᱟᱯᱮ ᱠᱟᱱᱟ ᱵᱚᱭᱦᱟ ᱟᱫᱚ ᱛᱤᱥ ᱦᱚᱸ ᱱᱚᱝᱠᱟᱱ ᱵᱷᱩᱞ ᱥᱮ ᱱᱚᱝᱠᱟᱱ ᱵᱟᱹᱲᱤᱡ ᱫᱚ ᱟᱞᱚᱯᱮ ᱠᱟᱹᱢᱤ ᱛᱟᱵᱚᱱᱟ ᱪᱮᱫᱟᱜ ᱥᱮ ᱱᱚᱝᱠᱟ ᱵᱷᱩᱞ ᱵᱟᱹᱲᱤᱡ ᱠᱟᱹᱢᱤ ᱞᱮᱠᱷᱟᱱ ᱫᱚ ᱟᱵᱚᱣᱟᱜ ᱥᱟᱶᱛᱟ ᱛᱟᱹᱦᱩ ᱜᱮ ᱞᱟᱛᱟᱨ ᱥᱮᱱ ᱟᱬᱜᱚᱱᱟ ᱥᱮ ᱰᱩᱵᱩᱡᱚᱜ ᱛᱟᱵᱚᱱᱟ ᱚᱱᱟ ᱠᱷᱟᱹᱛᱤᱨ ᱛᱮᱦᱮᱧ ᱱᱩᱠᱩ ᱠᱚᱫᱚ ᱢᱤᱢᱤᱫᱴᱟᱝ ᱵᱚᱸᱜᱟ ᱚᱵᱚᱛᱟᱨ ᱨᱮᱱ ᱢᱟᱹᱱᱢᱤ ᱠᱟᱱᱟ ᱠᱚ ᱟᱨ ᱵᱚᱸᱜᱟ ᱨᱩᱯ ᱛᱮᱜᱮ ᱠᱚ ᱛᱟᱦᱮᱸ ᱞᱮᱱᱟ ᱱᱚᱣᱟ ᱟᱵᱚᱣᱟᱜ ᱫᱷᱟᱹᱨᱛᱤ ᱯᱩᱨᱤ ᱨᱮ ᱛᱮᱦᱮᱧ ᱡᱩᱫᱤ ᱟᱵᱚ ᱩᱱᱠᱩ ᱵᱚᱱ ᱚᱯᱚᱢᱟᱱ ᱠᱚᱣᱟ ᱮᱱᱠᱷᱟᱱ ᱫᱚ ᱵᱷᱚᱵᱤᱥᱥᱚᱛ ᱨᱮ ᱟᱵᱚᱣᱟᱜ ᱪᱮᱫ ᱪᱤᱠᱟᱹᱜ ᱟᱹᱱᱤᱡ ᱱᱚᱣᱟ ᱛᱚ ᱢᱤᱫ ᱡᱚᱠᱷᱟ ᱵᱚᱱ ᱩᱭᱦᱟᱹᱨᱟᱵᱚᱱ ᱛᱚ ᱵᱚᱭᱦᱟ ᱟᱹᱰᱤ ᱟᱹᱰᱤ ᱥᱟᱨᱦᱟᱣ ᱟᱯᱮ ᱡᱮᱦᱮᱛᱩ ᱟᱯᱮᱭᱟᱜ ᱵᱷᱩᱞ ᱯᱮ ᱩᱭᱦᱟᱹᱨ ᱧᱟᱢ ᱠᱮᱫ ᱛᱟᱵᱚᱱᱟ ᱱᱚᱣᱟ ᱞᱟᱹᱜᱤᱫ ᱛᱮᱜᱮ ᱤᱧ ᱫᱚ ᱟᱯᱮᱧ ᱥᱟᱨᱦᱟᱣᱮᱫ ᱯᱮ ᱛᱟᱵᱚᱱᱟ ᱛᱚ ᱟᱨ ᱛᱤᱥ ᱦᱚᱸ ᱱᱚᱝᱠᱟᱱ ᱡᱤᱵᱚᱱ ᱨᱮ ᱵᱷᱩᱞ ᱟᱞᱚᱯᱮ ᱠᱟᱹᱢᱤ ᱛᱟᱵᱚᱱᱟ ᱱᱩᱠᱩ ᱠᱚ ᱤᱫᱤ ᱠᱟᱛᱮ ᱡᱟᱦᱟᱸᱭ ᱟᱵᱚᱨᱮᱱ ᱵᱚᱸᱜᱟ ᱞᱮᱠᱟᱱ ᱢᱟᱹᱱᱢᱤ ᱥᱮ ᱵᱚᱸᱜᱟ ᱨᱩᱯ ᱛᱮ ᱡᱟᱦᱟᱸᱭ ᱠᱚ ᱛᱟᱦᱮᱸ ᱞᱮᱱᱟ ᱟᱵᱚ ᱱᱚᱣᱟ ᱫᱷᱟᱹᱨᱛᱤ ᱯᱩᱨᱤ ᱨᱮ ᱱᱩᱠᱩ ᱠᱚ ᱪᱮᱛᱟᱱ ᱨᱮᱫᱚ ᱚᱯᱚᱢᱟᱱ ᱥᱮ ᱵᱚᱫᱱᱟᱢ ᱞᱟᱹᱜᱤᱫ ᱫᱚ ᱟᱞᱚᱵᱚᱱ ᱠᱩᱨᱩᱢᱩᱴᱩᱭ ᱢᱟ ᱛᱚ ᱵᱚᱭᱦᱟ ᱱᱚᱣᱟ ᱵᱷᱤᱰᱤᱭᱳ ᱫᱚ ᱱᱚᱣᱟ ᱠᱷᱟᱹᱛᱤᱨ ᱜᱤᱧ ᱵᱮᱱᱟᱣ ᱠᱮᱫ ᱛᱟᱵᱚᱱᱟ ᱡᱮᱦᱮᱛᱩ ᱱᱩᱠᱩ ᱟᱠᱚ ᱛᱮᱦᱮᱧ ᱤᱠᱟᱹ ᱠᱚ ᱠᱷᱚᱡᱽ ᱠᱮᱜᱼᱟ ᱟᱵᱚ ᱫᱤᱥᱚᱢ ᱦᱚᱲ ᱴᱷᱮᱱ ᱠᱷᱚᱱ ᱟᱨ ᱵᱟᱝ ᱟᱵᱚ ᱫᱤᱥᱚᱢ ᱜᱩᱨᱩ ᱥᱤᱵᱩ ᱥᱚᱨᱮᱱ ᱵᱚᱸᱜᱟ ᱛᱟᱞᱟ ᱟᱠᱟᱱ ᱴᱷᱮᱱ ᱠᱷᱚᱱ ᱤᱠᱟᱹ ᱠᱚ ᱠᱷᱚᱡᱽ ᱠᱮᱜᱼᱟ ᱱᱚᱣᱟ ᱞᱟᱹᱜᱤᱫ ᱛᱮᱜᱮ ᱤᱧ ᱫᱚ ᱟᱹᱰᱤ ᱠᱩᱥᱤ ᱟᱨ ᱨᱟᱹᱥᱠᱟᱹᱧ ᱵᱩᱡᱷᱟᱹᱣ ᱠᱮᱜᱼᱟ ᱛᱚ ᱱᱚᱣᱟ ᱵᱷᱤᱰᱤᱭᱳ ᱱᱚᱣᱟ ᱠᱷᱟᱹᱛᱤᱨ ᱜᱤᱧ ᱵᱮᱱᱟᱣ ᱠᱮᱫ ᱛᱟᱵᱚᱱᱟ ᱱᱚᱣᱟ ᱵᱷᱤᱰᱤᱭᱳ ᱧᱮᱞ ᱠᱟᱛᱮ ᱟᱯᱮ ᱪᱮᱫ ᱞᱮᱠᱟ ᱯᱮ ᱵᱩᱡᱷᱟᱹᱣ ᱠᱮᱫ ᱛᱟᱵᱚᱱᱟ ᱥᱮ ᱪᱮᱫ ᱞᱮᱠᱟ ᱯᱮ ᱩᱭᱦᱟᱹᱨ ᱠᱮᱫ ᱛᱟᱵᱚᱱᱟ ᱱᱤᱦᱟᱹᱛ ᱟᱯᱮ ᱠᱚᱢᱮᱱᱴ ᱠᱟᱛᱮ ᱯᱮ ᱞᱟᱹᱭᱟᱹᱧ ᱛᱟᱵᱚᱱᱟ ᱟᱨ ᱡᱟᱦᱟᱸᱭ ᱠᱚ ᱡᱩᱫᱤ ᱪᱮᱱᱮᱞ ᱨᱮ ᱱᱟᱣᱟ ᱢᱮᱱᱟᱜ ᱯᱮ ᱛᱟᱵᱚᱱᱟ ᱪᱮᱱᱮᱞ ᱠᱚᱯᱮ ᱥᱟᱵᱥᱠᱨᱟᱭᱤᱵᱽ ᱛᱟᱵᱚᱱᱟ ᱮᱱᱠᱷᱟᱱ ᱟᱨᱦᱚᱸ ᱱᱚᱝᱠᱟ ᱱᱟᱣᱟ ᱱᱟᱣᱟ ᱵᱷᱤᱰᱤᱭᱳ ᱟᱹᱜᱩ ᱞᱟᱹᱜᱤᱫ ᱤᱧ ᱠᱩᱨᱩᱢᱩᱴᱩᱭ ᱛᱟᱵᱚᱱᱟ ᱟᱨ ᱟᱯᱮ ᱠᱚ ᱥᱟᱢᱟᱝ ᱨᱤᱧ ᱥᱚᱫᱚᱨ ᱛᱟᱵᱚᱱᱟ ᱛᱚ ᱵᱚᱭᱦᱟ ᱠᱚ ᱢᱟ ᱮᱱᱠᱷᱟᱱ ᱫᱚ ᱱᱤᱛᱚᱜ ᱫᱚ ᱱᱚᱰᱮ ᱜᱤᱧ ᱢᱩᱪᱟᱹᱫᱮᱫ ᱛᱟᱵᱚᱱᱟ ᱟᱨ ᱧᱟᱯᱟᱢ ᱟᱵᱚᱱ ᱫᱩᱥᱨᱟᱹ ᱵᱷᱤᱰᱤᱭᱳ ᱨᱮ ᱢᱟ ᱮᱱᱠᱷᱟᱱ ᱤᱧ ᱯᱟᱦᱴᱟ ᱠᱷᱚᱱ ᱟᱨ ᱵᱟᱝ ᱤᱧᱟᱹᱜ ᱱᱚᱣᱟ ᱯᱤ ᱮᱥ ᱡᱤ ᱮᱠᱥ ᱴᱩ ᱮᱠᱥ ᱪᱮᱱᱮᱞ ᱯᱟᱦᱴᱟ ᱠᱷᱚᱱ ᱢᱩᱪᱟᱹᱫ ᱜᱚᱰ ᱟᱨ ᱡᱚᱦᱟᱨ